ᱥᱟᱱᱟᱢ ᱠᱚ ᱥᱟᱹᱜᱩᱱ ᱡᱚᱦᱟᱨ ᱥᱟᱶᱛᱮ ᱟᱹᱞᱤᱧᱟᱜ ᱱᱟᱣᱟ ᱵᱷᱤᱰᱤᱭᱳ ᱯᱟᱥᱴᱟ ᱠᱷᱚᱱ ᱥᱟᱹᱜᱩᱱ ᱫᱟᱨᱟᱢ ᱫᱮᱞᱟᱵᱚᱱ ᱛᱚᱵᱮ ᱛᱮᱦᱮᱧᱟᱜ ᱵᱞᱚᱜᱥ ᱵᱚ ᱥᱴᱟᱨᱴ ᱞᱮᱜᱮ ᱛᱮᱦᱮᱧ ᱵᱚ ᱥᱴᱟᱨᱴᱟ ᱚᱠᱟ ᱠᱷᱚᱱ ᱥᱮ ᱧᱮᱞ ᱠᱟᱛᱮ ᱯᱮ ᱴᱷᱤᱠᱟᱹ ᱫᱟᱲᱮᱭᱟᱜ ᱠᱟᱱ ᱜᱮᱭᱟ ᱟᱹᱞᱤᱧᱟᱜ ᱵᱮᱠ ᱥᱟᱭᱤᱰ ᱧᱮᱞ ᱠᱟᱛᱮ ᱱᱚᱣᱟ ᱜᱮ ᱛᱟᱦᱮᱸ ᱞᱮᱱᱟ ᱥᱟᱨᱯᱨᱟᱭᱤᱡᱽ ᱟᱹᱰᱤ ᱫᱤᱱ ᱠᱷᱚᱱ ᱮᱢ ᱨᱮᱱᱟᱜ ᱛᱟᱦᱮᱸ ᱞᱮᱱᱟ ᱠᱤᱱᱛᱩ ᱵᱟᱹᱧ ᱮᱢ ᱫᱟᱲᱮᱭᱟᱫᱟ ᱪᱮᱫᱟᱜ ᱥᱮ ᱢᱚᱡᱽ ᱨᱮ ᱚᱱᱠᱟ ᱚᱥᱩᱵᱤᱫᱷᱟ ᱦᱩᱭᱮᱱ ᱛᱮ ᱵᱟᱴ ᱤᱧᱟᱹᱜ ᱵᱞᱚᱜᱽᱥ ᱵᱟᱭ ᱵᱮᱱᱟᱣ ᱞᱮᱱᱟ ᱪᱚᱞᱚ ᱚᱱᱟ ᱥᱴᱩᱰᱤᱭᱳ ᱨᱮᱱᱟᱜ ᱜᱤᱧ ᱫᱮᱠᱷᱟᱣ ᱟᱯᱮ ᱠᱟᱱᱟ ᱱᱚᱣᱟ ᱥᱴᱩᱰᱤᱭᱳ ᱫᱚ ᱦᱩᱭᱩᱜ ᱠᱟᱱᱟ ᱞᱟᱛᱟᱨ ᱠᱷᱚᱱ ᱪᱮᱛᱟᱱ ᱨᱮ ᱡᱟᱦᱟᱸ ᱛᱟᱞᱮ ᱢᱮᱱᱟᱜᱼᱟ ᱚᱲᱟᱜ ᱚᱱᱟ ᱠᱟᱱᱟ ᱱᱟᱦᱟᱜ ᱱᱚᱣᱟ ᱫᱚ ᱥᱴᱩᱰᱤᱭᱳ ᱫᱚ ᱱᱚᱰᱮ ᱫᱟᱫᱟ ᱛᱟᱹᱠᱤᱱ ᱠᱤᱱ ᱛᱟᱦᱮᱱᱟ ᱚᱱᱚᱨ ᱫᱚ ᱱᱤᱡᱮ ᱫᱟᱫᱟ ᱛᱟᱹᱠᱤᱱ ᱱᱟᱦᱟᱜ ᱥᱚᱢᱨᱟᱭ ᱢᱩᱨᱢᱩ ᱟᱨ ᱱᱚᱣᱟ ᱫᱩ ᱦᱟᱡᱟᱨ ᱠᱩᱲᱤ ᱚᱠᱴᱳᱵᱚᱨ ᱢᱟᱥ ᱨᱮ ᱱᱚᱣᱟ ᱫᱚ ᱳᱯᱮᱱᱤᱝ ᱠᱟᱱᱟ ᱛᱚ ᱫᱮᱞᱟ ᱵᱚᱱ ᱧᱮᱞ ᱞᱮᱜᱮ ᱱᱚᱣᱟ ᱜᱮ ᱯᱚᱨᱮᱧ ᱫᱮᱠᱷᱟᱣ ᱟᱯᱮ ᱠᱟᱱᱟ ᱵᱟᱛᱷᱨᱩᱢ ᱠᱟᱱᱟ ᱱᱚᱰᱮ ᱫᱚ ᱱᱚᱰᱮ ᱡᱟᱦᱟᱸ ᱠᱚ ᱦᱤᱡᱩᱜ ᱠᱟᱱᱟ ᱩᱱᱠᱩ ᱵᱟᱠᱷᱨᱟ ᱞᱟᱹᱜᱤᱫ ᱜᱮ ᱱᱚᱣᱟ ᱫᱚ ᱟᱨ ᱱᱚᱜᱼᱚ ᱱᱚᱣᱟ ᱫᱚ ᱦᱩᱭᱩᱜ ᱠᱟᱱᱟ ᱢᱮᱱ ᱰᱳᱨ ᱛᱟᱞᱮ ᱱᱤᱛᱚᱜ ᱵᱚ ᱮᱱᱴᱨᱤ ᱠᱮᱜᱼᱟ ᱥᱴᱩᱰᱤᱭᱳ ᱵᱷᱤᱛᱤᱨ ᱛᱮ ᱱᱚᱣᱟ ᱡᱚᱡᱚᱢ ᱯᱟᱥᱴᱟ ᱠᱟᱱᱟ ᱵᱟᱱᱟᱨ ᱯᱟᱥᱴᱟ ᱩᱭᱤᱱᱰᱳ ᱫᱚᱦᱚ ᱟᱠᱟᱱᱟ ᱱᱚᱛᱮ ᱦᱚᱸ ᱱᱟᱛᱮ ᱦᱚᱸ ᱪᱮᱫᱟᱜ ᱥᱮ ᱮᱴᱟᱜ ᱴᱟᱭᱤᱢ ᱠᱚᱨᱮ ᱠᱷᱩᱞᱟᱹᱣ ᱠᱟᱛᱮᱫ ᱯᱷᱨᱮᱥ ᱮᱭᱟᱨ ᱦᱚᱸ ᱧᱟᱢ ᱫᱚᱨᱠᱟᱨᱚᱜ ᱠᱟᱱᱟ ᱟᱨ ᱱᱚᱛᱮ ᱫᱚ ᱱᱚᱛᱮ ᱫᱚ ᱫᱩᱲᱩᱵ ᱵᱟᱠᱷᱨᱟ ᱱᱚᱛᱮ ᱨᱮ ᱫᱟᱫᱟ ᱛᱟᱹᱠᱤᱱᱟᱜ ᱦᱟᱨᱢᱳᱱᱤᱭᱟᱢ ᱫᱚᱦᱚ ᱟᱠᱟᱱᱟ ᱟᱨ ᱡᱟᱦᱟᱸ ᱱᱚᱣᱟ ᱥᱤᱥᱴᱮᱢ ᱯᱮ ᱧᱮᱞᱮᱫᱼᱟ ᱚᱱᱟ ᱫᱚ ᱚᱱᱟ ᱫᱚ ᱦᱩᱭᱩᱜ ᱠᱟᱱᱟ ᱮᱰᱤᱴᱤᱝ ᱵᱟᱠᱷᱨᱟ ᱵᱷᱤᱰᱤᱭᱳ ᱮᱰᱤᱴᱤᱝ ᱮᱰᱤᱴᱤᱝ ᱵᱟᱠᱷᱨᱟ ᱨᱮᱱᱟᱜ ᱚᱱᱟ ᱥᱤ ᱯᱤ ᱭᱩ ᱵᱟᱱᱟᱨ ᱵᱷᱤᱱᱟᱹ ᱵᱷᱤᱱᱟᱹ ᱛᱮ ᱫᱚᱦᱚ ᱟᱠᱟᱱᱟ ᱟᱨ ᱱᱚᱣᱟ ᱵᱚᱠᱥ ᱠᱚ ᱚᱱᱟ ᱟᱨ ᱱᱚᱣᱟ ᱞᱤᱧ ᱚᱡᱚᱜ ᱟᱯᱮ ᱠᱟᱱᱟ ᱢᱤᱠᱥᱪᱟᱨ ᱢᱮᱥᱤᱱ ᱮᱢᱟᱨᱡᱮᱱᱥᱤ ᱵᱟᱠᱷᱨᱟ ᱯᱷᱮᱱ ᱠᱚᱦᱚᱸ ᱫᱚᱦᱚ ᱟᱠᱟᱱᱟ ᱮᱥᱤ ᱦᱚᱸ ᱢᱮᱱᱟᱜ ᱜᱮᱭᱟ ᱱᱚᱣᱟ ᱰᱚᱵᱤᱝ ᱨᱩᱢ ᱠᱟᱱᱟ ᱱᱚᱣᱟ ᱵᱷᱤᱛᱨᱤ ᱨᱮ ᱥᱮᱨᱮᱧ ᱰᱚᱵᱚᱜᱼᱟ ᱛᱚ ᱱᱚᱰᱮ ᱛᱟᱵᱽᱞᱟ ᱠᱚ ᱢᱮᱱᱟᱜᱼᱟ ᱱᱟᱞ ᱵᱟᱡᱟ ᱠᱚ ᱢᱮᱱᱟᱜᱼᱟ ᱛᱩᱢᱫᱟᱜ ᱠᱚᱦᱚᱸ ᱢᱮᱱᱟᱜᱼᱟ ᱡᱚᱛᱚ ᱞᱮᱠᱟᱱᱟᱜ ᱱᱚᱰᱮ ᱢᱮᱱᱟᱜᱼᱟ ᱥᱴᱮᱱᱰ ᱟᱨ ᱱᱚᱣᱟ ᱦᱩᱭᱩᱜ ᱠᱟᱱᱟ ᱨᱤᱝ ᱞᱟᱭᱤᱴ ᱱᱚᱣᱟ ᱥᱴᱩᱰᱤᱭᱳ ᱵᱷᱟᱨᱥᱚᱱ ᱠᱚ ᱥᱩᱴᱤᱝ ᱮᱫ ᱡᱚᱠᱷᱚᱱ ᱱᱚᱣᱟ ᱞᱤᱧ ᱤᱭᱩᱡᱽ ᱮᱫᱟ

ᱛᱚ ᱱᱤᱛᱚᱜ ᱟᱹᱞᱤᱧ ᱞᱤᱧ ᱦᱮᱡ ᱟᱠᱟᱱᱟ ᱦᱚᱥᱯᱤᱴᱟᱞ ᱞᱤᱧ ᱦᱮᱡ ᱟᱠᱟᱱᱟ ᱟᱭᱳ ᱛᱟᱹᱠᱤᱱ ᱱᱤᱛᱚᱜ ᱫᱷᱟᱹᱵᱤᱡ ᱛᱮ ᱠᱚᱨᱳᱱᱟ ᱴᱤᱠᱟ ᱵᱟᱹᱠᱤᱱ ᱦᱟᱛᱟᱣ ᱞᱮᱫ ᱛᱟᱦᱮᱸᱫ ᱦᱟᱱᱛᱮ ᱱᱟᱛᱮ ᱦᱟᱱᱛᱮ ᱱᱟᱛᱮ ᱛᱮ ᱴᱟᱭᱤᱢ ᱦᱟᱱᱛᱮ ᱱᱟᱛᱮᱭᱮᱱᱟ ᱟᱨ ᱵᱟᱹᱠᱤᱱ ᱦᱟᱛᱟᱣ ᱫᱟᱲᱮᱭᱟᱫᱟ ᱛᱮᱦᱮᱧ ᱯᱷᱟᱭᱱᱟᱞᱤ ᱛᱮᱦᱮᱧ ᱦᱟᱸᱜ ᱠᱤᱱ ᱦᱟᱛᱟᱣᱮᱜᱼᱟ ᱟᱫᱷᱟ ᱜᱷᱚᱱᱴᱟ ᱦᱩᱭᱮᱱ ᱜᱮᱭᱟ ᱛᱟᱦᱚᱞᱮ ᱦᱟᱯ ᱮᱱ ᱟᱣᱟᱨ ᱦᱩᱭᱮᱱ ᱜᱮᱭᱟ ᱱᱤᱛᱚᱜ ᱫᱷᱟᱹᱵᱤᱡ ᱛᱮ ᱟᱹᱣᱨᱤ ᱠᱤᱱ ᱚᱰᱚᱠᱚᱜ ᱜᱮᱭᱟ ᱟᱭᱳ ᱛᱟᱹᱠᱤᱱ ᱧᱮᱞ ᱟᱹᱞᱤᱧ ᱟᱨ ᱯᱟᱸᱪ ᱫᱚᱥ ᱢᱤᱱᱤᱴ ᱜᱟᱱ ᱞᱤᱧ ᱳᱭᱮᱴᱟ ᱵᱟᱠᱷᱟᱡ ᱵᱷᱤᱛᱨᱤ ᱪᱟᱞᱟᱣ ᱠᱟᱛᱮᱫ ᱞᱤᱧ ᱧᱮᱞ ᱟᱹᱜᱩ ᱠᱤᱱᱟ ᱪᱮᱫ ᱠᱤᱱ ᱪᱤᱠᱟᱹᱭᱟ ᱩᱱᱟᱹᱜ ᱴᱤᱠᱟ ᱮᱢᱚᱜ ᱢᱟ ᱩᱱᱟᱹᱜ ᱞᱮᱴ ᱢᱟ ᱵᱟᱭ ᱞᱮᱴᱚᱜᱼᱟ ᱠᱤᱱᱛᱩ ᱪᱮᱫ ᱠᱚ ᱪᱤᱠᱟᱹᱭᱮᱫᱼᱟ ᱵᱟᱝ ᱞᱟᱹᱭᱚᱜ ᱠᱟᱱᱟ ᱚᱠᱟ ᱞᱮᱠᱟ ᱯᱨᱚᱥᱤᱰᱤᱭᱳᱨ ᱛᱟᱠᱚ ᱴᱷᱤᱠ ᱜᱮᱭᱟ

ᱛᱚ ᱢᱮᱡᱤᱠ ᱴᱨᱟᱠ ᱵᱮᱱᱟᱣ ᱠᱟᱱᱟ ᱦᱮᱡ ᱟᱠᱟᱱᱟ ᱠᱚ ᱢᱳᱦᱚᱱ ᱜᱨᱩᱯ ᱠᱚ ᱦᱮᱡ ᱟᱠᱟᱱᱟ ᱪᱤᱱᱦᱟᱹᱣ ᱠᱟᱜ ᱯᱮᱭᱟ ᱯᱮ ᱯᱷᱮᱢᱟᱥ ᱢᱮᱡᱤᱠ ᱟᱨ ᱨᱮᱧᱡᱟᱨ ᱠᱟᱱᱟ ᱠᱚ ᱢᱳᱦᱚᱱ ᱫᱤᱯᱚᱠ ᱥᱩᱱᱟᱨᱟᱢ ᱟᱹᱰᱤ ᱛᱩᱢᱫᱟᱜ ᱨᱩ ᱛᱟᱦᱮᱸ ᱡᱟ ᱴᱨᱟᱰᱤᱥᱚᱱ ᱵᱟᱠᱷᱨᱟ ᱩᱱᱤ ᱫᱚ ᱪᱮᱫ ᱛᱟᱭ ᱧᱩᱛᱩᱢ ᱵᱟᱹᱞᱤᱧ ᱵᱟᱲᱟᱭ ᱠᱟᱜᱼᱟ ᱴᱷᱤᱠ ᱜᱮᱭᱟ ᱪᱟᱞᱟᱣ ᱜᱮᱠᱚ ᱪᱮᱛᱟᱱ ᱵᱚᱱ ᱧᱮᱞ ᱠᱚᱣᱟ ᱪᱮᱫ ᱠᱚ ᱪᱤᱠᱟᱹᱭᱟ ᱵᱷᱤᱰᱤᱭᱳ ᱢᱤᱫᱴᱤᱡ ᱪᱟᱹᱞᱩ ᱪᱟᱹᱞᱩ ᱠᱟᱱ

ᱡᱩᱫᱤ ᱠᱚ ᱵᱟᱰᱟᱭ ᱞᱟᱝᱠᱷᱟᱱ ᱫᱟᱹᱭ ᱛᱤᱠᱤᱱ ᱠᱤᱱ ᱯᱟᱦᱟᱨ ᱞᱟᱹᱴᱤ ᱮᱱᱟ ᱫᱟᱹᱭ ᱛᱤᱧᱟᱝ ᱠᱟᱛᱷᱟ ᱜᱮ ᱜᱷᱟᱱᱮᱢ ᱩᱴᱠᱟᱹᱣᱮ ᱡᱩᱣᱟᱹᱱ ᱨᱮᱸᱜᱮᱡ ᱛᱮᱛᱟᱝ ᱜᱷᱟᱱ ᱥᱴᱩᱰᱤᱭᱳ ᱥᱮᱫ ᱨᱮᱜᱮᱞᱤᱧ ᱛᱟᱦᱮᱸ ᱞᱮᱱᱟ ᱵᱷᱤᱛᱤᱨ ᱨᱮᱜᱮᱞᱤᱧ ᱛᱟᱦᱮᱸ ᱞᱮᱱᱟ ᱛᱚ ᱡᱟᱹᱯᱩᱫ ᱫᱟᱜ ᱦᱮᱡ ᱮᱱ ᱜᱮᱭᱟ ᱵᱟᱹᱞᱤᱧ ᱴᱷᱤᱠᱟᱹ ᱟᱠᱟᱫᱼᱟ ᱟᱞᱮ ᱥᱮᱫ ᱯᱚᱴᱚᱢ ᱟᱠᱟᱱ ᱛᱟᱦᱮᱸᱫ ᱞᱮ ᱟᱨ ᱧᱮᱞ ᱟᱯᱮ ᱠᱟᱹᱱᱟᱹᱧ ᱵᱟᱦᱨᱮ ᱥᱮᱫ ᱨᱮᱱᱟᱜ ᱱᱟᱡᱟᱨᱟ ᱯᱩᱨᱟᱹᱭ ᱫᱟᱜᱮᱜᱼᱟ ᱱᱤᱛᱚᱜ ᱛᱮᱦᱮᱧᱟᱜ ᱵᱞᱚᱜ ᱫᱚ ᱱᱤᱝᱠᱟᱹ ᱛᱮᱜᱮ ᱵᱚ ᱢᱩᱪᱟᱹᱫᱟ ᱢᱟ ᱛᱚᱵᱮ ᱛᱚ ᱠᱟᱹᱢᱤ ᱠᱚ ᱟᱹᱰᱤᱜᱟᱱ ᱢᱮᱱᱟᱜ ᱜᱮᱭᱟ ᱚᱱᱟ ᱠᱷᱟᱹᱛᱤᱨ ᱟᱨ ᱵᱷᱤᱰᱤᱭᱳ ᱵᱟᱹᱞᱤᱧ ᱠᱚᱱᱴᱤᱱᱤᱭᱩᱭᱟ ᱢᱟ ᱛᱚᱵᱮ ᱡᱚᱦᱟᱨ